ᱟᱥᱟᱢ ᱯᱚᱱᱚᱛ ᱨᱮ ᱥᱟᱦᱤᱛᱛᱚ ᱟᱥᱟᱢ ᱥᱟᱱᱛᱟᱞᱤ ᱥᱟᱦᱤᱛᱛᱚ ᱯᱚᱨᱤᱥᱚᱫᱽ ᱯᱟᱦᱴᱟ ᱥᱮᱱ ᱠᱷᱚᱱ ᱜᱚᱥᱟᱭᱜᱟᱶ ᱡᱩᱢᱤᱫ ᱯᱟᱦᱴᱟ ᱥᱮᱱ ᱠᱷᱚᱱ ᱱᱚᱣᱟ ᱠᱩᱪᱩᱜᱟᱶ ᱵᱞᱚᱠ ᱞᱟᱛᱟᱨ ᱨᱮ ᱛᱤᱱᱟᱹᱜ ᱫᱚ ᱟᱵᱚ ᱦᱟᱱᱰᱨᱮᱰ ᱯᱟᱨᱥᱮᱱᱴ ᱜᱤᱫᱽᱨᱟᱹ ᱥᱟᱱᱛᱟᱲ ᱜᱤᱫᱽᱨᱟᱹ ᱢᱮᱱᱟᱜ ᱠᱚᱣᱟ ᱚᱱᱠᱟᱱᱟᱜ ᱥᱠᱩᱞ ᱨᱮᱜᱮ ᱛᱮᱦᱮᱧ ᱞᱮ ᱜᱩᱱᱤ ᱵᱷᱟᱹᱵᱤ ᱵᱟᱲᱟ ᱠᱮᱫᱟᱞᱮ ᱵᱚᱞᱮ ᱱᱚᱣᱟ ᱡᱟᱭᱜᱟ ᱨᱮ ᱦᱩᱭ ᱞᱮᱱᱠᱷᱟᱱ ᱢᱚᱡᱽ ᱦᱩᱭᱩᱜᱼᱟ ᱟᱫᱚᱞᱮ ᱵᱟᱪᱷᱟᱣ ᱠᱮᱫᱟᱞᱮ ᱱᱚᱣᱟ ᱦᱟᱹᱛᱤᱜᱚᱲ ᱥᱟᱱᱛᱟᱲ ᱵᱚᱥᱛᱤ ᱮᱞ ᱯᱤ ᱥᱠᱩᱞ ᱨᱮ ᱞᱮ ᱴᱷᱤᱠ ᱠᱮᱫᱟ ᱚᱱᱟ ᱫᱚ ᱟᱪᱠᱟ ᱢᱟᱪᱷᱟ ᱜᱮ ᱟᱨ ᱥᱚᱸᱜᱮ ᱥᱚᱸᱜᱮ ᱛᱮ ᱟᱵᱚ ᱱᱚᱣᱟ ᱛᱤᱱᱟᱹᱜ ᱫᱚ ᱵᱞᱚᱠ ᱞᱟᱛᱟᱨ ᱨᱮ ᱵᱤᱭᱳ ᱱᱮᱣᱛᱟ ᱞᱮᱱᱟ ᱵᱤᱭᱳ ᱫᱚ ᱚᱵᱚᱥᱚᱨ ᱵᱟᱝ ᱠᱷᱟᱹᱛᱤᱨ ᱛᱮ ᱵᱤ ᱟᱨ ᱯᱤ ᱥᱤ ᱟᱨ ᱥᱤ ᱠᱩᱞ ᱠᱮᱫ ᱠᱤᱱᱟ ᱥᱟᱶ ᱥᱚᱸᱜᱮ ᱛᱮ ᱱᱚᱰᱮ ᱯᱮᱲᱟ ᱞᱮᱠᱟᱛᱮ ᱱᱮᱣᱛᱟ ᱠᱚ ᱛᱟᱦᱮᱸ ᱠᱟᱱᱟ ᱡᱟᱦᱟᱸ ᱫᱚ ᱛᱟᱦᱮᱸ ᱠᱟᱱ ᱫᱟᱨᱟᱭ ᱠᱟᱱ ᱱᱤᱛᱚᱜ ᱤᱞᱮᱠᱴ ᱤᱭᱟᱹ ᱵᱤᱡᱮᱯᱤ ᱯᱨᱟᱨᱛᱷᱤ ᱢᱟᱱᱚᱱᱤᱭᱚ ᱜᱚᱥᱟᱭ ᱵᱚᱥᱩᱢᱚᱛᱟᱨᱤ ᱛᱟᱦᱮᱸ ᱠᱟᱱᱟ ᱥᱟᱶᱛᱮ ᱯᱨᱟᱠᱛᱚᱱ ᱛᱤᱱ ᱱᱚᱝ ᱥᱚᱢᱚᱥᱴᱤ ᱥᱨᱤᱨᱟᱢᱯᱩᱨ ᱥᱚᱡᱚᱞ ᱥᱤᱝ ᱦᱚᱸ ᱤᱭᱮᱢ ᱮ ᱛᱟᱦᱮᱸ ᱠᱟᱱᱟ ᱛᱚ ᱱᱩᱠᱩ ᱠᱚᱫᱚ ᱥᱮᱞᱮᱫ ᱠᱚ ᱛᱟᱦᱮᱸ ᱠᱟᱱᱟ ᱟᱨ ᱥᱟᱶᱛᱮ ᱱᱚᱰᱮ ᱛᱤᱱᱟᱹᱜ ᱫᱚ ᱟᱞᱮ ᱥᱟᱦᱤᱛᱛᱚ ᱯᱚᱨᱤᱥᱚᱫᱽ ᱥᱟᱱᱛᱟᱲ ᱯᱟᱹᱴᱷᱩᱣᱟᱹ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱟᱥᱟᱢ ᱯᱚᱱᱚᱛ ᱥᱟᱶ ᱥᱟᱶᱛᱮ ᱢᱟᱹᱡᱷᱤ ᱢᱟᱰᱣᱟ ᱟᱨ ᱱᱚᱰᱮ ᱥᱮᱞᱮᱫ ᱠᱚ ᱛᱟᱦᱮᱸ ᱠᱟᱱᱟ ᱥᱟᱦᱤᱛᱛᱚ ᱯᱚᱨᱤᱥᱚᱫᱽ ᱨᱮᱱ ᱜᱮ ᱠᱩᱪᱩᱜᱟᱸᱣ ᱰᱟᱹᱨᱵᱟᱹᱥᱤ ᱨᱮᱱ ᱜᱚᱥᱟᱭᱜᱟᱸᱣ ᱰᱟᱹᱨᱵᱟᱹᱥᱤ ᱥᱚᱨᱟᱭᱵᱤᱞ ᱰᱟᱹᱨᱵᱟᱹᱥᱤ ᱨᱮᱱ ᱠᱚ ᱥᱮᱞᱮᱫ ᱠᱚ ᱛᱟᱦᱮᱸ ᱠᱟᱱᱟ ᱥᱟᱱᱟᱢ ᱠᱚᱛᱮ ᱱᱚᱣᱟ ᱛᱮᱦᱮᱧᱟᱜ ᱱᱚᱣᱟ ᱥᱠᱩᱞ ᱡᱷᱤᱡ ᱥᱟᱹᱜᱩᱱ ᱟᱠᱷᱲᱟ ᱨᱮ ᱥᱮᱴᱮᱨ ᱠᱚ ᱛᱟᱦᱮᱸ ᱠᱟᱱᱟ ᱟᱨ ᱛᱮᱦᱮᱧ ᱠᱷᱚᱱ ᱱᱚᱣᱟ ᱠᱩᱪᱩᱜᱟᱸᱣ ᱵᱞᱚᱠ ᱞᱟᱛᱟᱨ ᱨᱮ ᱛᱤᱱᱟᱹᱜ ᱥᱠᱩᱞ ᱢᱮᱱᱟᱜᱼᱟ ᱛᱤᱱᱟᱹᱜ ᱫᱚ ᱥᱮᱞᱮᱠᱴ ᱦᱮᱡ ᱟᱠᱟᱱ ᱵᱤᱭᱳ ᱴᱷᱮᱱ ᱠᱷᱚᱱ ᱧᱟᱢ ᱟᱠᱟᱱ ᱚᱱᱟ

ᱯᱩᱛᱷᱤ ᱨᱮᱭᱟᱜ ᱫᱚ ᱮᱵᱮᱞᱮᱵᱮᱞ ᱜᱮᱭᱟ ᱱᱤᱛᱚᱜ ᱫᱚ ᱚᱠᱟᱴᱟᱜ ᱥᱚᱨᱠᱟᱨ ᱟᱞᱮ ᱵᱤᱭᱳ ᱥᱚᱸᱜᱮ ᱞᱮ ᱜᱟᱯᱟᱞ ᱢᱟᱨᱟᱣ ᱠᱮᱫᱟ ᱵᱤᱭᱳ ᱠᱩᱪᱩᱣᱟ ᱵᱤᱭᱳ ᱥᱚᱸᱜᱮ ᱩᱱᱤ ᱢᱮᱛᱟᱫ ᱞᱮᱭᱟ ᱱᱤᱛᱚᱜ ᱫᱚ ᱟᱯᱮᱭᱟᱜ ᱯᱩᱛᱷᱤ ᱱᱤᱛᱚᱜ ᱱᱮᱥ ᱯᱮ ᱧᱟᱢ ᱠᱮᱫᱟ ᱠᱚᱢᱟᱱ ᱟᱨ ᱳᱣᱟᱱ ᱫᱟᱨᱟᱭ ᱵᱚᱪᱷᱚᱨ ᱠᱷᱟᱡ ᱜᱮ ᱟᱯᱮ ᱠᱞᱟᱥ ᱴᱩ ᱨᱮᱭᱟᱜ ᱦᱤᱡᱩᱜᱼᱟ ᱚᱱᱠᱟᱜᱮ ᱵᱚᱪᱷᱚᱨ ᱵᱚᱪᱷᱚᱨ ᱵᱟᱲᱦᱟᱣ ᱪᱟᱞᱟᱜᱼᱟ ᱢᱩᱴᱷᱟᱹᱱ ᱛᱮ ᱟᱯᱮ ᱯᱟᱲᱦᱟᱣ ᱠᱚᱯᱮ ᱟᱨ ᱠᱩᱨᱩᱢᱩᱴᱩ ᱛᱮ ᱟᱯᱮ ᱨᱮᱱ ᱜᱤᱫᱽᱨᱟᱹ ᱞᱟᱛᱟᱨ ᱩᱛᱟᱹᱨ ᱠᱟᱱᱟ ᱯᱮ ᱟᱯᱮᱭᱟᱜ ᱛᱮ ᱜᱚ ᱯᱟᱹᱨᱥᱤ ᱛᱮᱠᱚ ᱯᱟᱲᱦᱟᱜ ᱠᱟᱱᱛᱮ ᱟᱯᱮ ᱯᱮ ᱠᱩᱨᱩᱢᱩᱴᱩ ᱞᱮᱠᱷᱟᱡ ᱡᱚᱛᱷᱮᱥᱴᱚ ᱟᱯᱮ ᱯᱮ ᱞᱟᱦᱟᱜᱼᱟ ᱡᱚᱛᱚ ᱡᱟᱹᱛ ᱠᱷᱚᱱ ᱞᱟᱛᱟᱨ ᱩᱛᱟᱹᱨ ᱫᱚ ᱟᱯᱮ ᱜᱮ ᱢᱮᱱᱟᱜ ᱯᱮᱭᱟ ᱟᱯᱮᱭᱟᱜ ᱜᱚ ᱯᱟᱹᱨᱥᱤ ᱛᱮᱯᱮ ᱯᱟᱲᱦᱟᱣ ᱞᱮᱠᱷᱟᱱ ᱡᱚᱛᱷᱮᱥᱴᱚ ᱟᱯᱮ ᱨᱮᱱ ᱜᱤᱫᱽᱨᱟᱹ ᱠᱚ ᱵᱩᱡᱷᱟᱹᱣ ᱥᱮᱫ ᱛᱮ ᱞᱟᱦᱟᱱᱛᱤ ᱥᱚᱢᱚᱭ ᱨᱮ ᱟᱹᱛ ᱯᱮ ᱧᱟᱢ ᱟᱠᱟᱫᱟ ᱟᱨ ᱱᱤᱭᱟᱹ ᱞᱟᱦᱟᱱᱛᱤ ᱟᱹᱛ ᱡᱩᱫᱤ ᱯᱮ ᱵᱟᱜᱽᱫᱟᱣ ᱦᱚᱪᱚᱭᱟ ᱛᱟᱦᱚᱞᱮ ᱟᱯᱮ ᱛᱮᱜᱮ ᱯᱮ ᱛᱟᱭᱱᱚᱢᱚᱜᱼᱟ ᱟᱨ ᱛᱤᱱᱟᱹᱜ ᱵᱟᱝ ᱯᱮ ᱛᱟᱭᱱᱚᱢ ᱠᱚᱜ ᱱᱚᱣᱟ ᱦᱚᱸ ᱟᱯᱮ ᱨᱮᱱ ᱦᱚᱲ ᱵᱩᱡᱷᱟᱹᱣ ᱦᱚᱪᱚ ᱠᱚ ᱨᱮᱭᱟᱜ ᱫᱚᱨᱠᱟᱨ ᱠᱟᱱ ᱛᱟᱯᱮᱭᱟ ᱟᱫᱚ ᱚᱱᱟᱛᱮ ᱟᱞᱮ ᱥᱟᱱᱛᱟᱞᱤ ᱥᱟᱦᱤᱛᱛᱚ ᱯᱚᱨᱤᱥᱚᱫᱽ ᱥᱮᱱ ᱠᱷᱚᱱ ᱫᱚ ᱡᱟᱣᱜᱮ ᱜᱚᱴᱟ ᱜᱮ ᱡᱟᱜᱽᱣᱟᱨ ᱵᱟᱹᱭᱥᱤ ᱥᱮ ᱱᱚᱝᱠᱟᱱᱟᱜ ᱫᱩᱯᱲᱩᱵ ᱦᱩᱭ ᱦᱚᱪᱚᱭᱮᱫ ᱠᱟᱱᱟ ᱥᱟᱱᱟᱢ ᱡᱟᱭᱜᱟ ᱨᱮᱜᱮ ᱞᱮ ᱞᱟᱹᱭ ᱟᱠᱚ ᱠᱟᱱᱟ ᱡᱮᱢᱚᱱ ᱮᱴᱟᱜ ᱠᱚᱫᱚ ᱟᱵᱚ ᱟᱞᱚ ᱡᱟᱦᱟᱸᱭ ᱜᱮ ᱠᱩᱥᱤᱭᱟᱜ ᱵᱟᱭ ᱠᱩᱥᱤᱭᱟᱜ ᱢᱮᱱᱠᱷᱟᱱ ᱱᱚᱰᱮ ᱟᱭᱢᱟ ᱞᱮᱠᱟᱱᱟᱜ ᱮᱯᱮᱨ ᱦᱮᱸᱰᱮᱡ ᱪᱟᱞᱟᱜ ᱠᱟᱱ ᱜᱮᱭᱟ ᱡᱟᱦᱟᱸᱭ ᱵᱟᱭ ᱠᱩᱥᱤᱭᱟᱜ ᱠᱟᱱ ᱠᱷᱟᱱ ᱦᱚᱲ ᱢᱟᱱᱟ ᱵᱟᱲᱟ ᱠᱚ ᱨᱮᱭᱟᱜ ᱡᱟᱹᱨᱩᱲ ᱫᱚ ᱵᱟᱹᱱᱩᱜᱼᱟ ᱟᱢ ᱵᱟᱢ ᱯᱟᱲᱦᱟᱜ ᱠᱷᱟᱱ ᱟᱞᱚᱢ ᱯᱟᱲᱦᱟᱜᱼᱟ ᱮᱱᱦᱚᱸ ᱡᱟᱹᱛ ᱨᱮᱱ ᱠᱚ ᱢᱟᱱᱟ ᱵᱟᱲᱟ ᱠᱚ ᱨᱮᱭᱟᱜ ᱡᱟᱹᱨᱩᱲ ᱫᱚ ᱵᱟᱹᱱᱩᱜᱼᱟ ᱱᱤᱛᱚᱜ ᱫᱚ ᱱᱚᱝᱠᱟ ᱠᱟᱱᱟ ᱱᱚᱣᱟ ᱡᱩᱜᱽ ᱨᱮ ᱯᱟᱲᱦᱟᱜ ᱞᱟᱹᱜᱤᱫ ᱫᱚ ᱥᱟᱱᱟᱢᱟᱜ ᱜᱮ ᱪᱮᱫ ᱫᱚ ᱫᱚᱨᱠᱟᱨ ᱠᱟᱱᱟ ᱟᱵᱚ ᱢᱟ ᱛᱤᱱᱟᱹᱜ ᱜᱚᱨᱚᱵ ᱨᱮᱭᱟᱜ ᱠᱟᱛᱷᱟ ᱠᱟᱱᱟ ᱟᱵᱚ ᱦᱚᱲᱮ ᱵᱮᱱᱟᱣ ᱠᱟᱫᱟ ᱟᱵᱚ ᱵᱩᱡᱷᱟᱹᱣ ᱠᱟᱢ ᱤᱧ ᱵᱟᱵᱟ ᱜᱮᱭ ᱵᱮᱱᱟᱣ ᱠᱟᱫᱟ ᱟᱵᱤᱥᱠᱟᱨ ᱠᱟᱫ ᱱᱚᱣᱟ ᱟᱠᱷᱚᱨ ᱡᱩᱫᱤ ᱤᱧ ᱫᱮᱭᱟ ᱜᱟᱹᱰᱤ ᱠᱟᱛᱮᱧ ᱪᱟᱞᱟᱜᱼᱟ ᱛᱚ ᱥᱟᱱᱛᱟᱲ ᱡᱟᱹᱛ ᱚᱞᱚᱜ ᱨᱮᱭᱟᱜ ᱡᱟᱦᱟᱱ ᱫᱚᱨᱠᱟᱨ ᱵᱟᱝ ᱠᱟᱱ ᱛᱤᱧᱟ ᱚᱱᱟᱛᱮ ᱱᱤᱡᱮᱨ ᱡᱟᱹᱛ ᱨᱮ ᱤᱧ ᱵᱟᱵᱟᱭ ᱚᱞ ᱠᱟᱫ ᱚᱠᱟ ᱥᱠᱨᱤᱯᱴ ᱮ ᱛᱮᱭᱟᱨ ᱠᱟᱫ ᱱᱚᱣᱟ ᱫᱚ ᱤᱧ ᱟᱯᱱᱟᱨ ᱜᱮ ᱟᱞᱮ ᱥᱮᱱ ᱠᱷᱚᱱ ᱫᱚ ᱱᱚᱣᱟ ᱜᱮᱞᱮ ᱢᱮᱱ ᱠᱮᱭᱟ ᱡᱮ ᱟᱞᱮ ᱥᱟᱱᱛᱟᱲ ᱥᱟᱱᱛᱟᱞᱤ ᱥᱟᱦᱤᱛᱛᱚ ᱯᱚᱨᱤᱥᱚᱫᱽ ᱯᱟᱦᱴᱟ ᱥᱮᱱ ᱠᱷᱚᱱ ᱫᱚ ᱠᱟᱛᱷᱟ ᱦᱩᱭᱱᱟ ᱵᱷᱟᱨᱚᱛ ᱥᱚᱨᱠᱟᱨ ᱡᱟᱦᱟᱸ ᱫᱚ ᱮᱭᱤᱴ ᱥᱤᱰᱩᱞ ᱨᱮ ᱟᱵᱚ ᱚᱞᱪᱤᱠᱤ ᱛᱮ ᱚᱞᱪᱤᱠᱤ ᱥᱠᱨᱤᱯᱴ ᱛᱮ ᱚᱠᱟᱴᱟᱜ ᱫᱚ ᱤᱭᱟᱹ ᱠᱟᱜ ᱯᱟᱥ ᱠᱟᱜ ᱛᱚ ᱨᱳᱢᱟᱱ ᱥᱠᱨᱤᱯᱴ ᱢᱟ ᱵᱟᱭ ᱯᱟᱥ ᱠᱟᱫᱟ ᱵᱷᱟᱨᱚᱛ ᱥᱚᱨᱠᱟᱨ ᱦᱚᱸ ᱛᱚ ᱚᱠᱟᱴᱟᱜ ᱛᱮᱭ ᱯᱟᱥ ᱠᱟᱫᱟ ᱚᱱᱟ ᱛᱮᱜᱮ ᱟᱞᱮ ᱫᱚᱞᱮ ᱞᱟᱹᱜᱤᱭᱟᱹ ᱯᱟᱲᱟᱣ ᱠᱟᱱᱟ ᱠᱟᱹᱢᱤ ᱨᱮ ᱟᱨ ᱱᱚᱣᱟ ᱛᱮᱜᱮ ᱱᱤᱛ ᱫᱷᱟᱹᱵᱤᱡ ᱛᱮ ᱪᱟᱞᱟᱣᱮᱱ ᱵᱟᱭᱤᱥ ᱟᱜᱚᱥᱴᱚ ᱜᱚᱴᱟ ᱴᱟᱺᱰᱤ ᱨᱮᱭᱟᱜ ᱠᱷᱚᱵᱚᱨ ᱦᱟᱛᱟᱣ ᱠᱟᱛᱮ ᱜᱮ ᱚᱠᱚᱭ ᱫᱚ ᱟᱥᱟᱢ ᱨᱮᱱ ᱥᱤᱠᱠᱷᱟ ᱢᱚᱱᱛᱨᱤ ᱰᱚᱠᱴᱚᱨ ᱨᱮᱱᱳᱥ ᱯᱮᱜᱩ ᱫᱚ ᱩᱫᱟᱹᱞᱜᱩᱲᱤ ᱨᱮᱭᱟᱜ ᱥᱟᱯ ᱦᱟᱛ ᱠᱟᱴᱟ ᱟᱛᱳ ᱨᱮ ᱮ, ᱡᱷᱤᱡ ᱥᱟᱹᱜᱩᱱ ᱦᱚᱴᱚ ᱠᱟᱫᱟ ᱚᱸᱰᱮ ᱜᱮ ᱢᱮᱛᱟᱫ ᱞᱮᱭᱟ ᱡᱮ ᱱᱤᱛᱚᱜ ᱫᱚ ᱡᱚᱛᱚ ᱵᱞᱚᱠ ᱥᱮ ᱜᱚᱴᱟ ᱰᱤᱥᱴᱨᱤᱠ ᱜᱮᱯᱮ ᱠᱷᱩᱞᱟᱹᱣ ᱫᱟᱲᱮᱭᱟᱜᱼᱟ ᱢᱮᱱ ᱠᱟᱛᱮ ᱞᱟᱹᱭᱟᱫ ᱞᱮᱭᱟ ᱟᱨ ᱚᱱᱟᱛᱮ ᱟᱞᱮ ᱚᱱᱟ ᱠᱚᱫᱚ ᱱᱤᱛᱚᱜ ᱫᱚ ᱵᱟᱞᱮ ᱤᱭᱟᱹᱭᱟ ᱠᱟᱨᱚᱱ ᱚᱱᱟ ᱫᱚ ᱟᱣᱩᱴ ᱚᱯᱷ ᱠᱟᱱᱴᱨᱤ ᱨᱮᱭᱟᱜ ᱥᱠᱨᱤᱯᱴ ᱠᱟᱱᱛᱮ ᱚᱠᱟᱴᱟᱜ ᱫᱚ ᱤᱱᱰᱤᱭᱟᱱ ᱥᱠᱨᱤᱯᱴ ᱠᱟᱱᱟ ᱟᱵᱚ ᱠᱚ ᱮᱭᱤᱴ ᱥᱤᱰᱩᱞ ᱨᱮ ᱠᱚ ᱮᱢ ᱠᱟᱣᱟᱫ ᱵᱚᱱ ᱥᱤᱠᱨᱤᱛᱤ ᱮᱢᱟᱫ ᱵᱚᱱ ᱵᱷᱟᱨᱚᱛ ᱥᱚᱨᱠᱟᱨ ᱚᱱᱟᱜᱮ ᱟᱯᱱᱟᱨ ᱠᱟᱛᱮ ᱟᱵᱚᱨᱮᱱ ᱦᱚᱲᱮ ᱟᱵᱤᱥᱠᱟᱨ ᱟᱠᱟᱫᱟ ᱚᱱᱟᱛᱮ ᱮᱴᱟᱜᱟᱜ ᱫᱚ ᱟᱞᱮ ᱫᱚ ᱵᱟᱞᱮ ᱵᱟᱰᱟᱭᱟ ᱟᱨ ᱚᱱᱛᱮ ᱫᱚ ᱩᱱᱠᱩ ᱚᱠᱟ ᱞᱮᱠᱟ ᱥᱚᱨᱠᱟᱨ ᱥᱚᱸᱜᱮ ᱠᱚ ᱯᱷᱟᱭᱤᱴᱚᱜᱼᱟ ᱚᱱᱟ ᱫᱚ ᱟᱠᱚᱣᱟᱜ ᱠᱟᱛᱷᱟ ᱠᱟᱱᱟ ᱢᱮᱱᱠᱷᱟᱱ ᱥᱟᱦᱤᱛᱛᱚ ᱯᱚᱨᱤᱥᱚᱫᱽ ᱫᱚ ᱛᱮᱦᱮᱧ ᱫᱷᱟᱹᱵᱤᱡ ᱛᱮ ᱚᱠᱟᱭ ᱥᱟᱵ ᱟᱠᱟᱫᱟ ᱚᱱᱟ ᱵᱟᱭ ᱟᱲᱟᱜ ᱜᱤᱰᱤᱭᱟ ᱟᱨ ᱚᱱᱟ ᱨᱮᱜᱮ ᱛᱟᱦᱮᱱᱟ ᱠᱩᱞᱤ ᱠᱟᱱᱟ ᱜᱚᱴᱟ ᱟᱥᱟᱢ ᱛᱮ ᱛᱮᱦᱮᱧ ᱦᱟᱹᱵᱤᱡ ᱡᱟᱦᱟᱸ ᱯᱨᱚᱛᱷᱚᱢ ᱠᱟᱱᱟ ᱥᱮ ᱯᱟᱹᱦᱤᱞ ᱵᱟᱨ ᱞᱟᱹᱜᱤᱫ ᱠᱟᱱᱟ ᱛᱤᱱ ᱥᱚ ᱥᱟᱛᱨᱤᱥ ᱴᱤ ᱥᱠᱩᱞ ᱛᱮᱦᱮᱧ ᱦᱟᱹᱵᱤᱡ ᱥᱚᱨᱠᱟᱨᱮ ᱥᱟᱵ ᱟᱠᱟᱫ ᱥᱮ ᱥᱟᱦᱤᱛᱛᱚ ᱯᱚᱨᱤᱥᱚᱫᱽ ᱡᱟᱦᱟᱸ ᱞᱤᱥᱴ ᱮ ᱧᱟᱢ ᱠᱟᱜᱼᱟ ᱦᱟᱱᱰᱨᱮᱰ ᱯᱟᱨᱥᱮᱱᱴ ᱡᱟᱦᱟᱸ ᱪᱷᱟᱛᱨᱚ ᱠᱟᱱᱟ ᱠᱚ ᱟᱵᱚᱨᱮᱱ ᱚᱱᱟ ᱫᱚ ᱛᱤᱱ ᱥᱚ ᱥᱟᱛᱨᱤᱥ ᱴᱤ ᱠᱟᱱᱟ ᱡᱟᱦᱟᱸᱭ ᱡᱮ ᱱᱚᱣᱟ ᱨᱮ ᱢᱟᱪᱮᱫ ᱠᱚ ᱛᱟᱦᱮᱱᱟ ᱩᱱᱠᱩᱣᱟᱜ ᱡᱟᱦᱟᱸ ᱪᱟᱸᱫᱳ ᱨᱮ ᱠᱟᱹᱣᱰᱤ ᱠᱚ ᱧᱟᱢ ᱚᱱᱟ ᱫᱚ ᱪᱮᱫ ᱞᱮᱠᱟ ᱠᱚ ᱵᱮᱵᱚᱥᱛᱷᱟ ᱛᱚ ᱪᱟᱸᱫᱳ ᱨᱮ ᱠᱟᱹᱣᱰᱤ ᱡᱟᱦᱟᱸ ᱥᱚᱨᱠᱟᱨᱮ ᱵᱮᱵᱚᱥᱛᱷᱟᱭᱟ ᱚᱱᱟ ᱵᱮᱵᱚᱥᱛᱷᱟ ᱫᱚ ᱥᱮᱱᱴᱨᱟᱞ ᱠᱚᱢᱤᱴᱤ ᱠᱚ ᱵᱟᱲᱟᱭᱟ ᱦᱚᱭᱛᱳ ᱟᱞᱮ ᱰᱤᱥᱴᱨᱤᱠᱴ ᱠᱚᱢᱤᱴᱤ ᱚᱱᱟ ᱱᱤᱨᱫᱮᱥ ᱵᱟᱞᱮ ᱧᱟᱢ ᱟᱠᱟᱫᱼᱟ ᱢᱮᱱᱠᱷᱟᱱ ᱮᱱᱦᱚᱸ ᱡᱟᱦᱟᱸ ᱞᱮᱠᱟ ᱢᱚᱦᱟᱥᱚᱭ ᱠᱚ ᱧᱟᱢᱟ ᱚᱱᱟ ᱞᱮᱠᱟ ᱧᱟᱢᱚᱜ ᱨᱮᱭᱟᱜ ᱫᱚᱨᱠᱟᱨ ᱠᱟᱱᱟ ᱛᱚ ᱡᱩᱫᱤ ᱚ ᱦᱟᱱᱛᱮ ᱱᱟᱛᱮᱭᱟ ᱥᱟᱦᱤᱛᱭᱚ ᱯᱚᱨᱤᱥᱚᱫ ᱠᱷᱚᱱ ᱟᱞᱮ ᱰᱤᱢᱟᱱᱰ ᱞᱮ ᱫᱚᱦᱚᱭᱟ ᱢᱟᱥᱴᱟᱨ ᱫᱚ ᱢᱟᱥᱴᱟᱨ ᱞᱮᱠᱟ ᱵᱮᱛᱚᱱ ᱧᱟᱢ ᱫᱚᱨᱠᱟᱨ ᱟᱨ ᱢᱟᱥᱴᱟᱨᱟᱜ ᱡᱟᱦᱟᱸ ᱡᱳᱜᱽᱜᱚᱛᱟ ᱠᱟᱱᱟ ᱚᱱᱟ ᱦᱚᱸ ᱟᱞᱮ ᱞᱮ ᱠᱩᱨᱩᱢᱩᱴᱩᱭᱟ ᱡᱮ ᱢᱟᱥᱴᱟᱨᱟᱜ ᱡᱳᱜᱽᱜᱚᱛᱟ ᱫᱚ ᱛᱟᱦᱮᱱᱟ